ᱟᱯᱮ ᱡᱚᱛᱚ ᱠᱚᱜᱮ ᱥᱟᱹᱜᱩᱱ ᱡᱚᱦᱟᱨ ᱟᱨ ᱥᱟᱶᱛᱮ ᱤᱧᱟᱹᱜ ᱪᱮᱱᱮᱞ ᱨᱮ ᱥᱟᱹᱜᱩᱱ ᱫᱟᱨᱟᱢ ᱛᱤᱦᱤᱧ ᱫᱚ ᱱᱚᱣᱟ ᱫᱚ ᱠᱟᱱᱟ ᱢᱩᱱᱜᱟᱹ ᱟᱲᱟᱜ ᱢᱟᱹᱥᱨᱤ ᱫᱟᱹᱞ ᱥᱟᱶᱛᱮ ᱦᱟᱸᱜ ᱱᱚᱣᱟ ᱫᱚ ᱩᱛᱩ ᱟᱨ ᱥᱟᱶᱛᱮ ᱦᱟᱹᱠᱩ ᱦᱚᱸᱧ ᱩᱛᱩ ᱠᱚᱣᱟ ᱤᱧ ᱫᱚ ᱵᱟᱝ ᱤᱧ ᱜᱚᱜᱚ ᱟᱫᱚ ᱚᱱᱟ ᱦᱚᱸᱧ ᱩᱫᱩᱜ ᱟᱯᱮᱭᱟ ᱦᱟᱸᱜ ᱛᱮᱦᱮᱧ ᱫᱚ ᱢᱩᱱᱜᱟᱹ ᱟᱲᱟᱜ ᱞᱮ ᱩᱛᱩᱭᱟ ᱱᱚᱣᱟ ᱫᱚ ᱢᱩᱱᱜᱟᱹ ᱟᱲᱟᱜ ᱠᱟᱱᱟ ᱟᱫᱚ ᱱᱚᱣᱟ ᱫᱚ ᱵᱟᱡᱟᱨ ᱠᱷᱚᱱ ᱜᱮᱞᱮ ᱠᱤᱨᱤᱧ ᱟᱹᱜᱩᱭᱟ ᱟᱫᱚ ᱠᱤᱨᱤᱧ ᱟᱹᱜᱩ ᱠᱟᱛᱮᱫ ᱟᱹᱨᱩᱵ ᱞᱟᱦᱟᱭᱟᱞᱮ ᱱᱚᱝᱠᱟ ᱟᱹᱨᱩᱵ ᱱᱚᱝᱠᱟ ᱵᱟᱹᱞᱛᱤ ᱫᱟᱜ ᱨᱮ ᱯᱮᱨᱮᱡ ᱠᱟᱛᱮᱫ ᱱᱚᱝᱠᱟ ᱟᱹᱨᱩᱵ ᱞᱟᱦᱟ ᱠᱟᱛᱮᱫ ᱦᱤᱸᱡᱤᱫ ᱧᱚᱜ ᱠᱟᱛᱮᱫ ᱱᱚᱝᱠᱟ ᱤᱨᱪᱤ ᱦᱤᱸᱡᱤᱫ ᱧᱚᱜ ᱠᱟᱛᱮᱫ ᱟᱫᱚ ᱦᱚᱸᱜᱼᱚᱭ ᱦᱚᱫᱟᱞᱮ ᱧᱮᱞ ᱠᱚᱣᱟᱞᱮ ᱩᱱᱠᱩ ᱵᱤᱸᱫᱤ ᱠᱚ ᱟᱨ ᱦᱚᱸᱜᱼᱚ ᱱᱚᱝᱠᱟ ᱦᱟᱲᱟᱢ ᱥᱟᱠᱟᱢ ᱦᱚᱸᱜᱼᱚ ᱱᱚᱝᱠᱟ ᱚᱠᱟ ᱫᱚ ᱯᱟᱞᱚ ᱠᱚᱜᱼᱟ ᱯᱟᱹᱞ ᱠᱚ ᱚᱱᱮ ᱮᱱᱛᱮᱫ ᱦᱟᱲᱟᱢ ᱧᱚᱜ ᱥᱟᱥᱟᱝ ᱥᱟᱥᱟᱝ ᱠᱚᱜᱼᱟ ᱚᱱᱟ ᱫᱚ ᱤᱭᱟᱹ ᱪᱷᱟᱰᱟᱣ ᱜᱤᱰᱤ ᱠᱟᱜᱼᱟ ᱞᱮ ᱟᱨ ᱚᱱᱟ ᱮᱴᱟᱜ ᱮᱴᱟᱜ ᱠᱚᱫᱚ ᱡᱚᱛᱚ ᱞᱮ ᱥᱟᱞᱟᱭᱟ ᱟᱫᱚ ᱱᱚᱣᱟ ᱢᱩᱱᱜᱟᱹ ᱟᱲᱟᱜ ᱫᱚ ᱦᱚᱸᱜᱼᱚ ᱱᱚᱝᱠᱟ ᱠᱚ ᱦᱚᱸᱜᱼᱚ ᱱᱚᱝᱠᱟ ᱵᱤᱸᱫᱤ ᱠᱚᱢ ᱧᱮᱞ ᱵᱟᱲᱟ ᱠᱤᱫᱤᱧᱟ ᱟᱨ ᱱᱚᱜᱼᱚ ᱱᱚᱝᱠᱟ ᱦᱚᱫ ᱦᱩᱭᱩᱜᱼᱟ ᱢᱩᱱᱜᱟᱹ ᱟᱲᱟᱜ ᱫᱚ ᱱᱚᱜᱼᱚ ᱱᱚᱝᱠᱟ ᱦᱚᱫ ᱦᱩᱭᱩᱜᱼᱟ ᱚᱱᱠᱟ ᱱᱚᱣᱟ ᱫᱚ ᱱᱚᱜᱼᱚᱭ ᱢᱩᱱᱜᱟᱹ ᱟᱲᱟᱜ ᱦᱚᱫ ᱪᱟᱵᱟ ᱠᱤᱫᱟᱹᱧ ᱦᱚᱫ ᱠᱟᱛᱮ ᱱᱤᱛᱚᱜ ᱫᱚ ᱟᱫᱚ ᱦᱚᱸᱜᱼᱚᱭ ᱫᱟᱹᱞ ᱥᱟᱶᱛᱮᱧ ᱩᱛᱩᱭᱟ ᱛᱚ ᱟᱫᱚ ᱱᱤᱛᱚᱜ ᱫᱚ ᱦᱚᱸᱜᱼᱚ ᱱᱚᱝᱠᱟ ᱵᱤᱱᱴᱷᱤ ᱨᱮᱧ ᱜᱮᱫᱟ ᱠᱷᱤᱫᱤ ᱠᱷᱤᱫᱤ ᱦᱚᱸᱜᱼᱚ ᱱᱚᱝᱠᱟ ᱦᱚᱸᱜᱼᱚ ᱱᱚᱝᱠᱟ

ᱱᱚᱜᱼᱚᱭ ᱱᱚᱣᱟ ᱢᱩᱱᱜᱟᱹ ᱟᱲᱟᱜ ᱠᱷᱤᱫᱤ ᱠᱷᱤᱫᱤᱧ ᱜᱮᱫ ᱥᱟᱹᱛ ᱠᱮᱫᱟ ᱱᱚᱣᱟ ᱜᱮ ᱦᱟᱸᱜ ᱫᱟᱹᱞ ᱥᱟᱶᱛᱮᱧ ᱩᱛᱩᱭᱟ ᱧᱮᱞ ᱦᱚᱪᱚ ᱵᱚᱱᱟᱹᱧ ᱱᱤᱱᱟᱹᱜ ᱜᱟᱱ ᱢᱟᱹᱥᱨᱤ ᱫᱟᱹᱞ ᱮᱱᱟ ᱚᱱᱟ ᱢᱟᱹᱥᱨᱤ ᱫᱟᱹᱞ ᱥᱟᱶ ᱛᱮᱜᱮ ᱦᱟᱸᱜ ᱚᱱᱟ ᱟᱲᱟᱜ ᱫᱚᱧ ᱨᱟᱥᱮᱭᱟ ᱦᱮᱸ ᱚᱱᱟ ᱢᱟᱹᱥᱨᱤ ᱫᱟᱹᱞ ᱚᱱᱮᱧ ᱟᱹᱨᱩᱵ ᱠᱮᱫ ᱮᱱᱟᱱᱚᱜ ᱱᱚᱜᱼᱚᱭᱤᱧ ᱪᱚᱸᱫᱟ ᱠᱮᱫᱟ ᱤᱥᱤᱱ ᱮᱱᱟ ᱱᱤᱛᱚᱜ ᱫᱚ ᱱᱚᱣᱟ ᱫᱟᱹᱞ ᱨᱮᱜᱮ ᱢᱟᱱᱮ ᱠᱷᱤᱫᱤ ᱠᱷᱤᱫᱤ ᱢᱩᱱᱜᱟᱹ ᱟᱲᱟᱜ ᱤᱧ ᱜᱮᱫ ᱟᱠᱟᱫ

ᱟᱫᱚ ᱱᱚᱜ ᱤᱧ ᱞᱟᱜᱟᱣ ᱫᱟ ᱟᱫᱚ ᱮᱴᱟᱜ ᱨᱮᱧ ᱩᱪᱟᱹᱲᱟ ᱟᱫᱚᱧ ᱪᱷᱟᱱᱠᱟᱣᱟ ᱦᱟᱸᱜ ᱞᱩᱭᱦᱟᱹ ᱞᱚᱞᱚᱭᱮᱱᱟ ᱱᱤᱛᱚᱜ ᱫᱚ ᱚᱱᱟ ᱫᱟᱹᱞ ᱟᱨ ᱢᱩᱱᱜᱟᱹ ᱟᱲᱟᱜ ᱚᱱᱟᱧ ᱪᱷᱟᱱᱠᱟᱣ ᱞᱟᱹᱜᱤᱫ ᱟᱫᱚ ᱦᱚᱸᱜᱼᱚᱭ ᱥᱩᱱᱩᱢᱤᱧ ᱫᱩᱞ ᱠᱮᱫᱟ ᱢᱤᱫᱴᱟᱝ ᱨᱚᱦᱚᱲ ᱢᱟᱹᱨᱤᱪ ᱤᱧ ᱞᱟᱜᱟᱣ ᱠᱮᱫᱟ ᱟᱨ ᱢᱤᱫᱴᱟᱝ ᱛᱮᱡᱽ ᱯᱟᱛᱟ ᱥᱟᱠᱟᱢ ᱵᱟᱹᱧ ᱟᱨ ᱱᱚᱜᱼᱚᱭ ᱛᱷᱚᱲᱟ ᱜᱟᱱ ᱯᱟᱸᱪ ᱯᱷᱚᱲᱚᱱᱤᱧ ᱞᱟᱜᱟᱣᱟᱜᱼᱟ ᱱᱮᱜᱼᱮ ᱱᱤᱱᱟᱹᱜ ᱜᱟᱱ ᱟᱨ ᱢᱤᱫᱴᱟᱝ ᱱᱮᱜᱼᱮ ᱱᱤᱱ ᱢᱟᱨᱟᱝ ᱯᱮᱸᱭᱟᱡᱽ ᱚᱱᱟ ᱨᱮᱱᱟᱜ ᱚᱨᱫᱷᱮᱠ ᱜᱮᱫ ᱠᱟᱛᱮᱫ ᱦᱚᱸ ᱱᱚᱝᱠᱟ ᱠᱷᱤᱫᱤ ᱠᱷᱤᱫᱤ ᱜᱮᱫ ᱠᱟᱛᱮ ᱟᱨ ᱢᱩᱱᱜᱟᱹ ᱟᱲᱟᱜ ᱚᱱᱟ ᱜᱮᱫ ᱠᱟᱜ ᱤᱧ ᱠᱷᱤᱫᱤ ᱠᱷᱤᱫᱤ ᱚᱱᱟ ᱱᱚᱜᱼᱚᱭ ᱪᱷᱟᱱᱠᱟᱣᱫᱟ ᱟᱫᱚ ᱱᱤᱛᱚᱜ ᱫᱚ ᱱᱚᱜᱼᱚᱭ ᱵᱩᱞᱩᱝ ᱤᱧ ᱞᱟᱜᱟᱣᱟᱜ ᱠᱟᱱᱟ ᱚᱠᱚᱭ ᱪᱮᱫ ᱞᱮᱠᱟ ᱵᱩᱞᱩᱝ ᱫᱚᱵᱚᱱ ᱡᱚᱢᱟ ᱚᱱᱠᱟ ᱢᱩᱱᱜᱟᱹ ᱟᱲᱟᱜ ᱟᱨ ᱢᱟᱹᱥᱨᱤ ᱫᱟᱹᱞ ᱩᱛᱩ ᱤᱥᱤᱱ ᱥᱟᱹᱛ ᱮᱱᱟ ᱟᱨ ᱱᱩᱠᱩ ᱫᱚᱠᱚ ᱠᱟᱱᱟ ᱨᱮᱲᱮᱫ ᱦᱟᱹᱠᱩ ᱟᱫᱚ ᱱᱩᱠᱩ ᱫᱚ ᱪᱮᱫ ᱞᱮᱠᱟᱭ ᱩᱛᱩ ᱠᱚᱣᱟ ᱦᱟᱸᱜ ᱧᱮᱞ ᱟᱵᱚᱱ ᱦᱟᱸᱜ ᱦᱮᱸ ᱱᱩᱠᱩ ᱫᱚ ᱨᱮᱲᱮᱫ ᱦᱟᱹᱠᱩ ᱠᱚᱦᱚᱸ ᱢᱮᱛᱟᱣ ᱠᱚᱣᱟ ᱨᱮᱲᱮᱫ ᱦᱟᱹᱠᱩ ᱠᱟᱱᱟ ᱠᱚ ᱱᱩᱠᱩ ᱫᱚ ᱵᱟᱡᱟᱨ ᱨᱮᱱ ᱠᱟᱱ ᱜᱮᱭᱟ ᱠᱚ ᱵᱟᱡᱟᱨ ᱠᱷᱚᱱ ᱠᱤᱨᱤᱧ ᱦᱟᱹᱠᱩ ᱠᱟᱱ ᱜᱮᱭᱟ ᱠᱚ ᱟᱫᱚ ᱱᱩᱠᱩ ᱥᱟᱞᱟ ᱫᱚ ᱱᱚᱰᱮ ᱱᱚᱜᱼᱚᱭ ᱵᱚᱦᱚᱜ ᱯᱷᱮᱰ ᱨᱮ ᱵᱟᱨᱭᱟ ᱡᱟᱹᱱᱩᱢ ᱛᱟᱦᱮᱱ ᱛᱟᱠᱚᱣᱟ ᱟᱨ ᱫᱮᱭᱟ ᱨᱮ ᱢᱤᱫᱴᱟᱝ ᱟᱨ ᱵᱚᱦᱚᱜ ᱢᱚᱪᱟ ᱥᱮᱫ ᱨᱮ ᱜᱩᱪᱩ ᱛᱟᱦᱮᱱ ᱛᱟᱠᱚᱣᱟ ᱟᱨ ᱞᱟᱡ ᱤᱱᱟᱹ ᱜᱮᱫ ᱜᱤᱰᱤ ᱩᱰᱩᱝ ᱜᱤᱰᱤ ᱞᱮᱠᱷᱟᱡ ᱜᱮ ᱥᱟᱞᱟ ᱱᱩᱠᱩ ᱫᱚ ᱥᱟᱞᱟ ᱫᱚ ᱦᱩᱭᱱᱟ ᱪᱩᱭᱟᱹᱜ ᱫᱚ ᱵᱟᱹᱱᱩᱜ ᱛᱟᱠᱚᱣᱟ ᱟᱫᱚ ᱢᱚᱡᱽ ᱛᱮ ᱟᱹᱨᱩᱵ ᱥᱟᱯᱷᱟ ᱞᱮᱠᱚ ᱠᱷᱟᱡ ᱜᱮ ᱥᱟᱯᱷᱟᱭᱮᱱᱟ ᱠᱚ ᱟᱨ ᱩᱛᱩ ᱠᱚ ᱦᱩᱭᱩᱜᱼᱟ ᱢᱟ ᱨᱚᱲ ᱨᱚᱲ ᱢᱮ ᱦᱮᱸ ᱩᱱᱠᱩ ᱨᱮᱲᱮᱫ ᱦᱟᱹᱠᱩ ᱞᱟᱹᱜᱤᱫ ᱛᱮᱦᱮᱧ ᱫᱚ ᱤᱱᱟᱹᱜ ᱜᱟᱱ ᱡᱤᱨᱟᱹ ᱤᱱᱟᱹᱜ ᱜᱟᱱ ᱡᱤᱨᱟᱹ ᱤᱱᱟᱹᱜ ᱜᱟᱱ ᱟᱫᱷᱮ ᱟᱨ ᱵᱟᱨᱭᱟ ᱱᱚᱜᱼᱚᱭ ᱵᱮᱨᱮᱞᱟᱜ ᱜᱮ ᱵᱤᱞᱤ ᱢᱟᱹᱨᱤᱪ ᱠᱟᱱᱟ ᱱᱤᱭᱟᱹ ᱛᱮᱜᱮ ᱛᱤᱦᱤᱧ ᱫᱚ ᱯᱮᱸᱭᱟᱡᱽ ᱨᱟᱹᱥᱩᱱ ᱫᱚ ᱵᱟᱹᱧ ᱞᱟᱜᱟᱣ ᱠᱚᱣᱟ ᱱᱤᱭᱟᱹ ᱛᱮᱜᱮᱧ ᱩᱛᱩ ᱠᱚᱣᱟ ᱛᱤᱦᱤᱧ ᱫᱚ ᱟᱫᱚᱧ ᱨᱤᱫ ᱮᱫᱟ ᱱᱤᱛᱚᱜ ᱫᱚ

ᱫᱩᱞ ᱮᱫᱟ ᱩᱱᱠᱩ ᱠᱚᱨᱦᱟ ᱠᱚ ᱞᱟᱹᱜᱤᱫ ᱟᱫᱚ ᱦᱚᱸᱜᱼᱚᱭ ᱱᱩᱠᱩ ᱦᱟᱹᱠᱩᱧ ᱠᱷᱟᱫᱽᱞᱮᱭᱮᱫ ᱠᱚᱣᱟ

ᱚᱱᱟ ᱥᱩᱱᱩᱢ ᱨᱮᱜᱮ ᱱᱤᱛᱚᱜ ᱫᱚ ᱫᱩᱞ ᱡᱩᱴᱩᱡ ᱟᱜ ᱠᱟᱹᱱᱟᱹᱧ ᱛᱷᱚᱲᱟ ᱨᱟᱥᱮ ᱠᱚᱣᱟᱹᱧ ᱛᱷᱚᱲᱟ ᱟᱫᱚ ᱥᱩᱱᱩᱢᱤᱧ ᱫᱩᱞ ᱠᱮᱫᱟ ᱥᱩᱱᱩᱢᱤᱧ ᱥᱩᱱᱩᱢ ᱞᱚᱞᱚᱭᱮᱱ ᱛᱤᱧᱟᱹ ᱟᱫᱚ ᱛᱷᱚᱲᱟ ᱜᱟᱱ ᱜᱚᱴᱟ ᱡᱤᱨᱟᱹᱧ ᱪᱩᱨᱩᱡ ᱟᱜ ᱠᱟᱱᱟ ᱛᱷᱚᱲᱟ ᱜᱟᱱ ᱟᱨ ᱱᱚᱜᱼᱚᱭ ᱛᱮᱡᱽ ᱯᱟᱛᱟ ᱥᱟᱠᱟᱢ ᱦᱚᱸ ᱢᱤᱫᱴᱟᱝ ᱜᱟᱱ ᱟᱫᱚ ᱛᱮᱦᱮᱧ ᱫᱚ ᱯᱮᱸᱭᱟᱡᱽ ᱨᱟᱹᱥᱩᱱ ᱢᱟ ᱵᱟᱹᱧ ᱞᱟᱜᱟᱣᱮᱫ ᱱᱚᱜᱼᱚᱭ ᱟᱫᱷᱮ ᱟᱨ ᱡᱤᱨᱟᱹ ᱨᱤᱫ ᱟᱠᱟᱫᱟᱹᱧ ᱟᱨ ᱢᱟᱹᱨᱤᱪ ᱢᱚᱥᱞᱟ ᱢᱚᱥᱞᱟ ᱠᱚ ᱨᱤᱣᱩᱱ ᱮᱱ ᱛᱤᱧᱟᱹ ᱟᱫᱚ ᱱᱤᱛᱚᱜ ᱫᱚ ᱟᱨ ᱨᱟᱥᱮ ᱞᱟᱹᱜᱤᱫ ᱤᱧ ᱫᱟᱜ ᱟᱫᱟ

ᱦᱟᱹᱠᱩ ᱢᱟᱧ ᱵᱩᱞᱩᱝ ᱠᱟᱜ ᱱᱚᱣᱟ ᱨᱟᱥᱮ ᱞᱟᱹᱜᱤᱫ ᱨᱟᱥᱮ ᱟᱱᱫᱟᱡ ᱛᱮ ᱟᱫᱚ ᱩᱱᱠᱩ ᱠᱚᱨᱦᱟ ᱦᱟᱹᱠᱩ ᱩᱛᱩ ᱠᱮᱫ ᱠᱚᱣᱟ ᱨᱟᱥᱮ ᱨᱮᱧ ᱢᱮᱥᱟᱞ ᱠᱮᱫ ᱠᱚᱣᱟ ᱦᱮᱰᱮᱡ ᱞᱮᱱ ᱠᱷᱟᱡ ᱜᱮᱠᱚ ᱢᱤᱫ ᱜᱷᱟᱹᱲᱤᱡ ᱥᱟᱹᱛ ᱮᱱᱟ ᱥᱟᱹᱛ ᱮᱱᱟ